ᱛᱚ ᱩᱱᱠᱤᱱᱟᱜ ᱠᱷᱮᱞ ᱠᱷᱮᱞ ᱮᱫ ᱟᱹᱠᱤᱱ ᱱᱤᱛᱚᱜ ᱱᱟᱦᱟᱜ ᱟᱨᱟᱢᱵᱚ ᱟᱠᱟᱱ ᱛᱟᱹᱠᱤᱱᱟ ᱛᱚ ᱪᱚᱞᱚ ᱵᱚᱱ ᱧᱮᱞ ᱛᱟᱹᱠᱤᱱᱟ ᱟᱨ ᱛᱮᱦᱮᱧᱟᱜ ᱵᱞᱚᱜᱽ ᱫᱚ ᱱᱤᱭᱟᱹ ᱜᱮ ᱟᱞᱮᱭᱟᱜ ᱠᱞᱚᱵᱽ ᱛᱚᱨᱚᱯ ᱠᱷᱚᱱ ᱛᱚ ᱪᱚᱞᱚ ᱵᱚᱱ ᱧᱮᱞ ᱢᱩᱪᱟᱹᱫ ᱛᱟᱹᱠᱤᱱᱟ ᱵᱚᱞ ᱠᱷᱮᱞᱟ

ᱛᱚ ᱥᱟᱱᱟᱢ ᱠᱚ ᱱᱤᱛᱚᱜ ᱫᱚ ᱱᱟᱦᱟᱜ ᱥᱟᱲᱮ ᱜᱚᱴᱮ ᱜᱟᱱ ᱦᱩᱭᱱᱟ ᱛᱚ ᱱᱤᱛᱚᱜ ᱫᱚ ᱱᱟᱦᱟᱜ ᱫᱟᱠᱟ ᱡᱚᱢ ᱤᱧ ᱦᱮᱡ ᱟᱠᱟᱱᱟ ᱠᱷᱮᱲᱚ ᱪᱟᱹᱞᱩ ᱟᱠᱟᱱ ᱜᱮᱭᱟ ᱟᱨ ᱞᱟᱹᱭ ᱟᱯᱮᱭᱟᱹᱧ ᱱᱟᱦᱟᱜ ᱚᱠᱚᱭ ᱱᱟᱦᱟᱜ ᱫᱟᱲᱮᱜ ᱠᱟᱱᱟ ᱛᱮᱦᱮᱧ ᱟᱨ ᱯᱷᱟᱭᱱᱟᱞ ᱚᱠᱚᱭ ᱵᱟᱨᱭᱟ ᱦᱚᱞᱟ ᱢᱟᱠᱚ ᱨᱟᱠᱟᱵ ᱠᱟᱱᱟ ᱥᱟ ᱦᱟᱸᱥᱫᱟ ᱥᱚᱥᱟ ᱛᱚ ᱛᱮᱦᱮᱧ ᱱᱟᱦᱟᱜ ᱚᱠᱚᱭ ᱨᱟᱠᱟᱵ ᱠᱟᱱᱟᱭ ᱟᱵᱚ

ᱟᱨ ᱱᱩᱭ ᱫᱚ ᱟᱞᱮ ᱢᱟᱨᱟᱝ ᱵᱤᱴᱤ ᱛᱟᱞᱮ ᱟᱨ ᱦᱟᱹᱱᱠᱩ ᱦᱟᱱᱛᱮ ᱨᱮ ᱢᱮᱱᱟᱜ ᱟᱠᱟᱫ ᱠᱚᱣᱟ ᱧᱮᱞ ᱧᱮᱞᱮᱫ ᱠᱚ ᱛᱟᱞᱮ ᱯᱮ ᱟᱞᱮ ᱟᱭᱳ ᱛᱟᱠᱚ ᱠᱚ ᱟᱨ ᱱᱚᱰᱮ ᱜᱮ ᱟᱨ ᱤᱧ ᱱᱤᱛᱚᱜ ᱱᱟᱜ ᱤᱧ ᱪᱟᱞᱟᱜ ᱠᱟᱱᱟ ᱡᱮ ᱠᱤ ᱯᱩᱲᱤᱭᱟᱹ ᱛᱤᱱᱟᱹᱜ ᱤᱧ ᱪᱟᱞᱟᱜ ᱠᱟᱱᱟ ᱟᱫᱚ ᱪᱟᱞᱟᱣ ᱞᱮᱱ ᱪᱟᱞᱟᱣ ᱞᱮᱱᱠᱷᱟᱱ ᱯᱮ ᱧᱮᱞ ᱫᱟᱲᱮᱭᱟᱜᱼᱟ ᱯᱩᱲᱤᱭᱟᱹ ᱨᱮᱱᱟᱜ ᱪᱮᱫ ᱠᱟᱨᱡᱚᱠᱨᱚᱢ ᱠᱟᱹᱢᱤ ᱛᱟᱠᱚ ᱛᱚᱵᱚᱱ ᱪᱟᱞᱟᱜ ᱟᱵᱚᱱ ᱛᱚ ᱟᱨ ᱟᱨ ᱢᱤᱫᱴᱤᱡ ᱠᱟᱛᱷᱟ ᱤᱧ ᱢᱟ ᱯᱮᱥᱤᱰᱮᱱᱴ ᱠᱚ ᱫᱚᱦᱚ ᱠᱟᱹᱫᱤᱧᱟ ᱛᱚ ᱱᱤᱛᱚᱜ ᱱᱟᱜ ᱫᱟᱭᱤᱛᱛᱚ ᱠᱚ ᱮᱢ ᱠᱟᱹᱫᱤᱧᱟ ᱡᱮ ᱪᱟᱞᱟᱜ ᱢᱮ ᱵᱮᱝᱠ ᱛᱮ ᱟᱨ ᱯᱩᱭᱥᱟᱹ ᱩᱴᱷᱟᱹᱣ ᱟᱹᱜᱩᱭ ᱢᱮ ᱛᱚᱧ ᱪᱟᱞᱟᱜ ᱞᱟᱹᱜᱤᱫ ᱱᱟᱜ ᱱᱤᱛᱚᱜ ᱜᱮ ᱛᱚ ᱚᱱᱟ ᱨᱮᱱᱟᱜ ᱟᱯᱮ ᱱᱟᱥᱮᱱᱟᱜ ᱵᱞᱚᱠ ᱜᱤᱧ ᱤᱧ ᱱᱟᱜ ᱟᱨ ᱚᱱᱟ ᱯᱟᱥᱴᱟ ᱛᱟᱯᱚᱨᱮ ᱵᱚᱞ ᱠᱷᱮᱞ ᱵᱚᱱ ᱪᱟᱞᱟᱜᱼᱟ ᱵᱚᱞ ᱯᱩᱞᱤ ᱥᱮᱫ ᱜᱮ ᱵᱚᱱ ᱪᱟᱞᱟᱣ ᱞᱮᱱ ᱜᱮ ᱪᱟᱞᱟᱣ ᱥᱮᱢᱤ ᱛᱚ ᱥᱮᱢᱤ ᱯᱷᱟᱭᱱᱟᱞ ᱨᱮᱱᱟᱜ ᱠᱷᱮᱞ ᱪᱟᱹᱞᱩ ᱞᱟᱹᱜᱤᱫ ᱛᱟᱠᱚ ᱛᱚᱵᱮ ᱧᱮᱞ ᱫᱟᱲᱮ ᱟᱠᱚ ᱠᱟᱱᱟ ᱴᱤᱢ ᱠᱚ ᱯᱷᱤᱞᱰ ᱵᱷᱤᱛᱤᱨ ᱛᱮᱠᱚ ᱮᱱᱴᱨᱤ ᱦᱩᱭ ᱟᱠᱟᱫ ᱟᱨ ᱯᱮ ᱱᱚᱝᱠᱟ ᱛᱮᱫᱚ ᱟᱞᱮ ᱠᱞᱚᱵ ᱨᱮᱱ ᱟᱵᱚ ᱱᱚᱣᱟ ᱟᱞᱮ ᱠᱞᱚᱵ ᱨᱮᱱ ᱢᱮᱢᱵᱚᱨ ᱠᱚ ᱛᱤᱸᱜᱩ ᱡᱟᱣᱨᱟ ᱟᱠᱟᱱᱟ ᱠᱚ ᱟᱨ ᱟᱛᱳ ᱨᱮ

ᱱᱩᱠᱩ ᱫᱚ ᱱᱟᱦᱟᱜ ᱮᱥ ᱮᱥ ᱵᱤ ᱠᱚᱴᱚᱠ ᱟᱨ ᱦᱟᱹᱱᱠᱩ ᱫᱚ ᱱᱟᱦᱟᱜ ᱦᱩᱭᱩᱜ ᱠᱟᱱᱟ ᱵᱷᱚᱸᱡᱽ ᱫᱤᱥᱚᱢ ᱵᱟᱵᱚᱱ ᱜᱟᱹᱴᱤ ᱮᱯᱷ ᱥᱤ ᱟᱨ ᱱᱩᱠᱤᱱ ᱵᱟᱨᱭᱟ ᱫᱚᱞ ᱵᱷᱤᱛᱤᱨ ᱨᱮᱠᱤᱱ ᱚᱠᱚᱭ ᱠᱤᱱ ᱯᱮᱨᱮ ᱟᱛᱮᱫ ᱠᱤᱱ ᱨᱟᱠᱟᱵ ᱠᱟᱱᱟ ᱫᱮᱠᱷᱟ ᱡᱟᱣ ᱱᱟᱥᱮᱱᱟᱜ ᱵᱚᱱ ᱞᱟᱹᱭ ᱥᱟᱸᱜᱮ ᱟᱯᱮᱭᱟ ᱱᱟᱦᱟᱜ ᱫᱚ ᱵᱞᱚᱜᱽ ᱫᱚ ᱡᱟᱹᱥᱛᱤ ᱢᱟᱨᱟᱝ ᱫᱚ ᱵᱟᱹᱧ ᱵᱮᱱᱟᱣᱟ ᱛᱚ ᱪᱚᱞᱚ

ᱥᱟᱱᱟᱢ ᱠᱚ ᱱᱤᱛᱚᱜ ᱫᱚ ᱱᱟᱜ ᱠᱷᱮᱞ ᱯᱷᱟᱭᱱᱟᱞ ᱠᱷᱮᱞ ᱨᱮ ᱮᱛᱚᱦᱚᱵ ᱞᱟᱹᱜᱤᱫᱼᱟ ᱟᱨ ᱱᱤᱛᱚᱜ ᱫᱚ ᱱᱟᱜ ᱦᱟᱸᱥᱫᱟ ᱟᱨ ᱦᱟᱸᱥᱫᱟ ᱩᱱᱠᱤᱱ ᱥᱟᱶ ᱦᱤᱯᱟᱹᱨᱤᱭᱳ ᱟᱵᱚ ᱮᱥ ᱮᱥ ᱵᱤ ᱩᱱᱠᱤᱱ ᱠᱤᱱ ᱟᱹᱠᱤᱱ ᱠᱤᱱ ᱯᱷᱟᱭᱱᱟᱞ ᱠᱤᱱ ᱠᱷᱮᱞᱟ ᱛᱚ ᱱᱚᱣᱟ ᱯᱩᱲᱮ ᱨᱮ ᱫᱚ ᱮ ᱵᱤ ᱥᱤ ᱥᱯᱳᱨᱴᱤᱝ ᱠᱞᱟᱵᱽ ᱨᱮ

ᱫᱩᱨ ᱫᱩᱨ ᱫᱩᱨ ᱰᱚᱵᱩᱝ ᱰᱮᱸᱥ ᱰᱤᱡᱮ ᱰᱮᱸᱥ ᱪᱟᱹᱞᱩ ᱠᱟᱱᱟ ᱛᱚᱯᱮ ᱧᱮᱞ ᱫᱟᱲᱮᱭᱟᱜ ᱠᱟᱱᱟ ᱠᱷᱩᱵ ᱠᱷᱩᱵ ᱰᱤᱡᱮ ᱱᱚᱰᱮ ᱟᱞᱮ ᱴᱷᱮᱱ ᱫᱚ ᱮᱯᱤᱥᱤ ᱥᱯᱚᱴᱤᱝ ᱠᱞᱟᱵ ᱨᱮᱫᱚ ᱟᱹᱰᱤ ᱰᱤᱡᱮ ᱰᱮᱥᱠᱚ ᱰᱮᱸᱥ ᱢᱮᱱᱟᱜ ᱟᱠᱟᱫ ᱚᱱᱟ ᱠᱷᱟᱹᱛᱤᱨ ᱛᱚᱵᱮ ᱧᱮᱞ ᱫᱟᱲᱮᱭᱟᱜ ᱠᱚ ᱠᱟᱱᱟ